ᱡᱚᱦᱟᱨ ᱵᱟᱰᱚᱦᱤ ᱟᱠᱷᱲᱟ ᱯᱟᱦᱴᱟ ᱠᱷᱚᱱ ᱥᱟᱱᱟᱢ ᱠᱚᱜᱮ ᱥᱟᱹᱜᱩᱱ ᱡᱚᱦᱟᱨ ᱥᱟᱹᱜᱩᱱ ᱥᱤᱸᱜᱟᱹᱲ ᱛᱮᱦᱮᱧ ᱫᱚ ᱜᱩᱨᱩ ᱠᱩᱱᱟᱹᱢᱤ ᱜᱩᱨᱩ ᱜᱚᱢᱠᱮᱭᱟᱜ ᱡᱟᱱᱟᱢ ᱢᱟᱦᱟ ᱟᱹᱰᱤ ᱴᱚᱴᱷᱟ ᱨᱮᱜᱮ ᱢᱟᱱᱚᱛ ᱥᱟᱞᱟᱜ ᱠᱚ ᱢᱟᱱᱟᱣᱮᱫᱟ ᱜᱩᱨᱩ ᱜᱚᱢᱠᱮ ᱯᱚᱸᱰᱤᱛ ᱨᱚᱜᱷᱩᱱᱟᱛᱷ ᱢᱩᱨᱢᱩᱣᱟᱜ ᱡᱟᱸᱜᱟ ᱡᱚᱴᱮᱫ ᱠᱟᱛᱮᱫ ᱛᱷᱩᱢᱟᱥᱤᱥᱤᱧ ᱠᱚᱠᱚᱭ ᱠᱟᱱᱟ ᱡᱟᱦᱟᱸ ᱛᱷᱩᱢᱟᱥᱤᱥ ᱛᱟᱞᱟᱛᱮ ᱫᱷᱚᱨᱚᱢ ᱠᱚᱨᱚᱢ ᱥᱟᱶᱛᱟ ᱥᱟᱶᱦᱮᱫ ᱟᱨ ᱯᱟᱹᱨᱥᱤ ᱪᱮᱛᱟᱱ ᱡᱮᱛᱮᱢ ᱞᱮᱠᱟᱱ ᱵᱷᱮᱯᱮᱜᱮᱫ ᱦᱤᱲᱤᱧ ᱠᱟᱛᱮ ᱢᱤᱫ ᱰᱟᱦᱟᱨ ᱛᱮᱵᱚᱱ ᱛᱟᱲᱟᱢ ᱫᱟᱲᱮᱭᱟᱜ ᱢᱟ ᱱᱟᱦᱟᱜ ᱧᱮᱞᱚᱜ ᱠᱟᱱᱟ ᱡᱮᱛᱮᱢᱟᱜ ᱠᱟᱹᱢᱤ ᱨᱮᱜᱮ ᱟᱵᱚ ᱠᱷᱮᱨᱣᱟᱞ ᱥᱟᱱᱛᱟᱲ ᱠᱚᱵᱚᱱ ᱦᱟᱹᱴᱤᱧᱚᱜ ᱠᱟᱱᱟ ᱜᱩᱨᱩ ᱜᱚᱢᱠᱮᱭᱟᱜ ᱡᱟᱱᱟᱢ ᱢᱟᱦᱟ ᱢᱟᱱᱟᱣ ᱨᱮᱦᱚᱸ ᱵᱚᱱ ᱦᱟᱹᱴᱤᱧ ᱟᱠᱟᱱᱟ ᱟᱫᱚᱢ ᱫᱚ ᱯᱟᱸᱪᱮᱭ ᱢᱮ ᱵᱚᱱ ᱢᱟᱱᱟᱣ ᱟᱠᱟᱫᱟ ᱟᱨ ᱟᱫᱚᱢ ᱫᱚ ᱛᱮᱦᱮᱧ ᱢᱮᱱᱮᱫ ᱵᱟᱹᱭᱥᱟᱹᱠᱷ ᱠᱩᱱᱟᱹᱢᱤ ᱨᱮ ᱜᱩᱨᱩ ᱜᱚᱢᱠᱮᱭᱟᱜ ᱡᱟᱱᱟᱢ ᱢᱟᱦᱟ ᱵᱚᱱ ᱢᱟᱱᱟᱣᱮᱫᱟ ᱟᱫᱚᱢ ᱠᱚᱫᱚ ᱟᱨᱦᱚᱸ ᱵᱟᱱᱟᱨ ᱢᱟᱦᱟ ᱜᱮ ᱡᱟᱱᱟᱢ ᱢᱟᱦᱟ ᱢᱟᱱᱟᱣ ᱨᱮᱱᱟᱜ ᱠᱚ ᱨᱤᱠᱟᱹᱭᱮᱫᱟ ᱟᱥᱚᱞᱮ ᱵᱩᱴᱟᱹ ᱠᱟᱛᱷᱟ ᱵᱟᱝ ᱵᱟᱰᱟᱭ ᱞᱮᱠᱷᱟᱱ ᱡᱟᱦᱟᱸ ᱦᱩᱭᱩᱜᱼᱟ ᱯᱮᱭᱟ ᱠᱟᱛᱷᱟ ᱞᱟᱹᱭ ᱞᱟᱹᱜᱤᱫ ᱛᱮ ᱛᱮᱦᱮᱧ ᱟᱯᱮ ᱠᱚ ᱥᱟᱢᱟᱝ ᱨᱤᱧ ᱥᱮᱴᱮᱨ ᱟᱠᱟᱱᱟ ᱢᱤᱫ ᱫᱚ ᱜᱩᱨᱩ ᱜᱚᱢᱠᱮᱭᱟᱜ ᱡᱟᱱᱟᱢ ᱢᱟᱦᱟ ᱯᱟᱸᱪᱮᱭ ᱢᱮ ᱥᱮ ᱵᱟᱹᱭᱥᱟᱹᱠᱷ ᱠᱩᱱᱟᱹᱢᱤ ᱚᱠᱟ ᱢᱟᱱᱟᱣ ᱞᱟᱹᱠᱛᱤ ᱠᱟᱱᱟ ᱫᱚᱥᱟᱨ ᱫᱚ ᱢᱟᱹᱱᱟᱱ ᱦᱚᱲ ᱠᱚ ᱢᱟᱹᱱ ᱟᱛᱮᱫ ᱨᱚᱲ ᱞᱟᱹᱜᱤᱫ ᱥᱮ ᱨᱮᱥᱯᱮᱠᱴ ᱮᱢ ᱞᱟᱹᱜᱤᱫ ᱟᱹᱞᱤᱧ ᱟᱹᱵᱤᱱ ᱤᱫᱤ ᱠᱟᱛᱮᱫ ᱜᱩᱨᱩ ᱜᱚᱢᱠᱮ ᱪᱮᱫ ᱮ ᱢᱮᱱ ᱟᱠᱟᱫᱟ ᱛᱮᱥᱟᱨ ᱫᱚ ᱦᱩᱭᱩᱜ ᱠᱟᱱᱟ ᱜᱩᱨᱩ ᱜᱚᱢᱠᱮ ᱫᱚ ᱠᱨᱤᱭᱮᱴᱟᱨ ᱥᱮ ᱤᱱᱵᱷᱮᱱᱴᱚᱨ ᱢᱮᱱᱮᱫ ᱜᱩᱨᱩ ᱜᱚᱢᱠᱮ ᱤᱫᱤ ᱠᱟᱛᱮ ᱵᱟᱨ ᱞᱮᱠᱟᱱ ᱥᱟᱵᱟᱫ ᱵᱚᱱ ᱵᱮᱵᱚᱦᱟᱨ ᱮᱫᱟ ᱟᱫᱚᱢ ᱫᱚᱠᱚ ᱢᱮᱱᱮᱫᱟ ᱜᱩᱨᱩ ᱜᱚᱢᱠᱮ ᱫᱚᱭ ᱦᱩᱭᱩᱜ ᱠᱟᱱᱟ ᱠᱨᱤᱭᱮᱴᱚᱨ ᱚᱯᱷ ᱚᱞᱪᱤᱠᱤ ᱥᱠᱨᱤᱯᱴ ᱟᱨ ᱟᱫᱚᱢ ᱫᱚᱠᱚ ᱢᱮᱱᱮᱫᱟ ᱤᱱᱵᱷᱮᱱᱴᱚᱨ ᱚᱯᱷ ᱚᱞᱪᱤᱠᱤ ᱥᱠᱨᱤᱯᱴ ᱠᱨᱤᱭᱮᱴᱚᱨ ᱟᱨ ᱤᱱᱵᱷᱮᱱᱴᱚᱨ ᱥᱟᱵᱟᱫ ᱨᱮᱭᱟᱜ ᱛᱮᱛᱮᱫ ᱠᱤ ᱢᱤᱫ ᱜᱮᱭᱟ ᱥᱮ ᱵᱷᱮᱜᱟᱨ ᱜᱮᱭᱟ? ᱵᱷᱮᱜᱟᱨ ᱜᱮ ᱠᱷᱟᱱ ᱪᱮᱫᱟᱜ ᱵᱷᱮᱜᱟᱨ ᱵᱷᱮᱜᱟᱨ ᱵᱚᱱ ᱢᱮᱱ ᱮᱫᱟ? ᱟᱵᱚ ᱵᱚᱱ ᱵᱟᱰᱟᱭᱟ ᱟᱵᱚᱱᱟᱜ ᱟᱵᱚ ᱠᱚ ᱢᱩᱫᱽᱨᱮ ᱨᱟᱯᱟᱪᱟᱜ ᱫᱚ ᱛᱚᱸᱜᱮ ᱟᱠᱟᱱ ᱜᱮᱭᱟ᱾ ᱜᱩᱨᱩ ᱜᱚᱢᱠᱮ ᱛᱮᱦᱮᱧ ᱡᱩᱫᱤ ᱡᱤᱣᱤᱫ ᱮ ᱛᱟᱦᱮᱸ ᱠᱚᱜᱼᱟᱭ ᱮᱱᱠᱷᱟᱱ ᱟᱵᱚᱱᱟᱜ ᱨᱟᱯᱟᱪᱟᱜ ᱧᱮᱞᱛᱮ ᱟᱹᱰᱤ ᱜᱟᱱ ᱫᱩᱠ ᱜᱮ ᱟᱴᱠᱟᱨ ᱠᱮᱭᱟᱭ ᱪᱮᱫᱟᱜ ᱥᱮ ᱥᱟᱱᱛᱟᱲ ᱠᱚ ᱪᱮᱦᱜᱟᱣ ᱟᱨ ᱡᱩᱢᱤᱫ ᱟᱹᱜᱩ ᱞᱟᱹᱜᱤᱫ ᱜᱩᱨᱩ ᱜᱚᱢᱠᱮ ᱫᱚ ᱡᱚᱢ ᱡᱟᱹᱯᱤᱫ ᱮ ᱦᱤᱲᱤᱧ ᱞᱮᱫ ᱛᱟᱦᱮᱸᱫ ᱢᱮᱱᱠᱷᱟᱱ ᱛᱮᱦᱮᱧ ᱟᱵᱚᱱᱟᱜ ᱤᱜᱳ ᱥᱟᱵ ᱫᱚᱦᱚ ᱠᱷᱟᱹᱛᱤᱨ ᱡᱮᱛᱮᱢᱟᱜ ᱨᱮᱜᱮ ᱟᱵᱚ ᱵᱚᱱ ᱦᱟᱹᱴᱤᱧᱚᱜ ᱠᱟᱱᱟ ᱯᱚᱱᱰᱤᱛ ᱨᱚᱜᱷᱩᱱᱟᱛᱷ ᱢᱩᱨᱢᱩ ᱫᱚ ᱟᱵᱚ ᱯᱟᱹᱨᱥᱤ ᱥᱤᱧ ᱪᱟᱸᱫᱚ ᱞᱮᱠᱟᱛᱮ ᱵᱚᱱ ᱢᱟᱱᱟᱣᱮ ᱠᱟᱱᱟ ᱟᱵᱚᱱᱟᱜ ᱯᱟᱹᱨᱥᱤ ᱡᱤᱭᱟᱹᱲ ᱫᱚᱦᱚ ᱞᱟᱹᱜᱤᱫ ᱩᱱᱤ ᱟᱵᱚ ᱪᱤᱠᱤ ᱪᱟᱞ ᱠᱟᱜ ᱵᱚᱱᱟᱭ ᱚᱞ ᱪᱤᱠᱤ ᱪᱟᱞ ᱪᱟᱞ ᱠᱟᱜ ᱵᱚᱱᱟᱭ ᱩᱱᱤ ᱤᱫᱤ ᱠᱟᱛᱮ ᱟᱹᱰᱤ ᱞᱮᱠᱟᱱ ᱛᱷᱩᱛᱤ ᱜᱟᱞᱢᱟᱨᱟᱣ ᱟᱹᱰᱤ ᱞᱮᱠᱟᱱ ᱩᱭᱦᱟᱹᱨ ᱵᱷᱟᱵᱽᱱᱟ ᱟᱹᱰᱤ ᱟᱭᱢᱟ ᱟᱠᱷᱲᱟ ᱛᱟᱞᱟ ᱛᱮᱵᱚᱱ ᱟᱸᱡᱚᱢ ᱟᱠᱟᱫᱟ ᱢᱮᱱᱠᱷᱟᱱ ᱩᱱᱤᱭᱟᱜ ᱡᱟᱱᱟᱢ ᱢᱟᱦᱟ ᱢᱟᱱᱟᱣ ᱨᱮ ᱵᱟᱝ ᱵᱚᱱ ᱢᱤᱫ ᱫᱟᱲᱮ ᱠᱟᱣᱫᱟ ᱦᱟᱦᱟᱲᱟ ᱨᱮᱭᱟᱜ ᱠᱟᱛᱷᱟ ᱟᱫᱚᱢ ᱴᱚᱴᱷᱟ ᱨᱮᱫᱚ ᱯᱟᱸᱪᱮᱭ ᱢᱮ ᱵᱚᱱ ᱢᱟᱱᱟᱣᱮᱫᱟ ᱟᱫᱚᱢ ᱴᱚᱴᱷᱟ ᱨᱮᱫᱚ ᱵᱟᱹᱭᱥᱟᱹᱠᱷ ᱠᱩᱱᱟᱹᱢᱤ ᱢᱮᱱᱮᱫ ᱛᱮᱦᱮᱧ ᱩᱱᱤᱭᱟᱜ ᱡᱟᱱᱟᱢ ᱢᱟᱦᱟ ᱵᱚᱱ ᱢᱟᱱᱟᱣᱮᱫᱟ ᱦᱟᱦᱟᱲᱟ ᱨᱮᱭᱟᱜ ᱠᱟᱛᱷᱟ ᱫᱚ ᱟᱨᱦᱚᱸ ᱠᱟᱱᱟ ᱱᱚᱣᱟ ᱱᱮᱥ ᱵᱟᱹᱭᱥᱟᱹᱠᱷ ᱠᱩᱱᱟᱹᱢᱤ ᱠᱷᱟᱱ ᱠᱟᱞᱚᱢ ᱯᱟᱸᱪᱮᱭ ᱢᱮ ᱠᱟᱞᱚᱢ ᱯᱟᱸᱪᱮᱭ ᱢᱮ ᱠᱷᱟᱱ ᱥᱟᱛᱚᱢ ᱵᱟᱹᱭᱥᱟᱹᱠᱷ ᱠᱩᱱᱟᱹᱢᱤ ᱵᱚᱱ ᱢᱟᱱᱟᱣ ᱮᱫᱟ ᱩᱱᱤᱭᱟᱜ ᱡᱟᱱᱟᱢ ᱢᱟᱦᱟ ᱫᱤᱱ ᱠᱟᱞᱚᱢ ᱢᱮᱱᱮᱫ ᱫᱩ ᱦᱟᱡᱟᱨ ᱛᱮᱭᱤᱥ ᱥᱟᱞ ᱨᱮᱭᱟᱜ ᱳᱰᱤᱥᱟ ᱯᱚᱱᱚᱛ ᱥᱚᱨᱠᱟᱨᱟᱜ ᱦᱚᱞᱤᱰᱮ ᱞᱤᱥᱴ ᱡᱩᱫᱤ ᱵᱚᱱ ᱧᱮᱞᱟ ᱮᱱᱠᱷᱟᱱ ᱚᱸᱰᱮ ᱧᱮᱞᱚᱜᱼᱟ ᱯᱟᱸᱪᱮᱭ ᱢᱮ ᱜᱩᱨᱩ ᱜᱚᱢᱠᱮᱭᱟᱜ ᱡᱟᱱᱟᱢ ᱢᱟᱦᱟ ᱢᱟᱱᱟᱣ ᱟᱠᱟᱱᱟ ᱱᱚᱰᱮ ᱱᱟᱥᱮᱱᱟᱜ ᱤᱧ ᱞᱟᱹᱭ ᱛᱚᱨᱟᱭᱮᱫᱟ ᱫᱤᱱ ᱠᱟᱞᱚᱢ ᱫᱚ ᱯᱟᱸᱪᱮᱭ ᱢᱮ ᱜᱮ ᱵᱟᱹᱭᱥᱟᱹᱠᱷ ᱠᱩᱱᱟᱹᱢᱤ ᱯᱟᱲᱟᱣ ᱞᱮᱱᱟ ᱟᱨ ᱱᱮᱥ ᱫᱚ ᱵᱟᱹᱭᱥᱟᱹᱠᱷ ᱠᱩᱱᱟᱹᱢᱤ ᱢᱮᱱᱮᱫ ᱛᱮᱭᱤᱥᱮ ᱢᱮ ᱢᱟᱱᱟᱣ ᱨᱮᱭᱟᱜ ᱠᱟᱛᱷᱟ ᱢᱮᱱᱟᱜᱼᱟ ᱯᱚᱪᱷᱤᱢ ᱵᱟᱝᱞᱟ ᱯᱚᱱᱚᱛ ᱥᱚᱨᱠᱟᱨ ᱵᱟᱹᱭᱥᱟᱹᱠᱷ ᱠᱩᱱᱟᱹᱢᱤ ᱢᱮᱱᱮᱫ ᱛᱮᱭᱤᱥᱮ ᱢᱮ ᱜᱮ ᱢᱟᱱᱟᱣᱮᱫᱟᱭ ᱡᱷᱟᱲᱠᱷᱚᱸᱰ ᱥᱚᱨᱠᱟᱨ ᱜᱩᱨᱩ ᱜᱚᱢᱠᱮᱭᱟᱜ ᱡᱟᱱᱟᱢ ᱢᱟᱦᱟ ᱞᱤᱥᱴ ᱨᱮᱜᱮ ᱦᱚᱞᱤᱰᱮ ᱞᱤᱥᱴ ᱨᱮᱜᱮ ᱵᱟᱝ ᱧᱮᱞᱚᱜ ᱠᱟᱱᱟ ᱡᱟᱹᱱᱤᱡ ᱵᱟᱝᱠᱚ ᱫᱚᱦᱚ ᱟᱠᱟᱫᱟ ᱵᱮᱥᱚᱨᱠᱟᱨᱤ ᱞᱮᱠᱟᱛᱮ ᱱᱮᱯᱟᱞ ᱨᱮᱦᱚᱸ ᱠᱚ ᱢᱟᱱᱟᱣᱮᱫᱟ ᱵᱟᱝᱞᱟᱫᱮᱥ ᱮᱢᱟᱱ ᱫᱤᱥᱚᱢ ᱠᱚᱨᱮ ᱦᱚᱸᱠᱚ ᱢᱟᱱᱟᱣᱮᱫᱟ ᱮᱱᱠᱷᱟᱱ ᱚᱠᱚᱭ ᱚᱠᱟ ᱞᱮᱠᱟ ᱚᱠᱛᱚ ᱵᱚᱱ ᱧᱟᱢᱮᱫᱟ ᱚᱱᱠᱟ ᱜᱮᱵᱚᱱ ᱢᱟᱱᱟᱣᱮᱫᱟ ᱚᱠᱚᱭ ᱚᱠᱟ ᱞᱮᱠᱟ ᱵᱚᱱ ᱢᱟᱱᱟᱣ ᱞᱮᱠᱷᱟᱱ ᱛᱚ ᱵᱟᱝ ᱜᱟᱱᱚᱜᱼᱟ ᱟᱵᱚ ᱢᱤᱫᱩᱜ ᱦᱩᱭᱩᱜ ᱛᱟᱵᱚᱱᱟ ᱜᱩᱨᱩ ᱜᱚᱢᱠᱮᱭᱟᱜ ᱡᱟᱱᱟᱢ ᱢᱟᱦᱟ ᱤᱫᱤ ᱠᱟᱛᱮᱫ ᱡᱟᱦᱟᱸ ᱰᱚᱜᱚᱨ ᱧᱟᱢᱚᱜ ᱠᱟᱱᱟ ᱚᱱᱟ ᱫᱚ ᱱᱚᱝᱠᱟ ᱩᱱᱤᱥᱥᱚ ᱯᱟᱸᱪ ᱥᱟᱞ ᱨᱮᱭᱟᱜ ᱯᱟᱸᱪᱮᱭ ᱢᱮ ᱜᱩᱨᱩ ᱜᱚᱢᱠᱮ ᱡᱟᱱᱟᱢ ᱞᱮᱱᱟᱭ ᱤᱱ ᱦᱤᱞᱳᱜ ᱫᱚ ᱛᱟᱦᱮᱸ ᱠᱟᱱᱟ ᱵᱟᱹᱭᱥᱟᱹᱠᱷ ᱠᱩᱱᱟᱹᱢᱤ ᱥᱟᱹᱨᱫᱤ ᱢᱟᱦᱟ ᱱᱮᱛᱟᱨ ᱴᱮᱠᱱᱳᱞᱚᱡᱤ ᱨᱮᱭᱟᱜ ᱫᱟᱲᱮᱛᱮ ᱩᱱᱤᱥᱥᱚ ᱯᱟᱸᱪ ᱥᱟᱞ ᱨᱮᱭᱟᱜ ᱠᱮᱞᱮᱱᱰᱟᱨ ᱡᱩᱫᱤ ᱵᱚᱱ ᱜᱷᱟᱱᱴᱟᱭᱟ ᱮᱱᱠᱷᱟᱱ ᱧᱮᱞᱚᱜᱼᱟ ᱛᱮᱨᱚᱥᱚ ᱵᱟᱨᱚ ᱥᱚᱱ ᱡᱷᱮᱸᱴ ᱵᱚᱸᱜᱟ ᱨᱮᱭᱟᱜ ᱪᱟᱨ ᱛᱟᱹᱨᱤᱠᱷ ᱯᱟᱞᱟᱣ ᱞᱮᱱᱟ ᱵᱩᱫᱽᱫᱷᱚ ᱠᱩᱱᱟᱹᱢᱤ ᱥᱮ ᱜᱩᱨᱩ ᱠᱩᱱᱟᱹᱢᱤ ᱟᱨ ᱤᱱ ᱦᱤᱞᱳᱜ ᱫᱚ ᱯᱟᱸᱪᱮᱭ ᱢᱮ ᱫᱚ ᱵᱟᱝ ᱟᱴᱷᱨᱚᱭ ᱢᱮ ᱛᱟᱦᱮᱸ ᱠᱟᱱᱟ ᱤᱱᱟᱹ ᱥᱮᱨᱢᱟ ᱢᱮᱱᱮᱫ ᱛᱮᱨᱚᱥᱚ ᱵᱟᱨᱚ ᱥᱚᱱ ᱵᱟᱹᱭᱥᱟᱹᱠᱷ ᱪᱟᱸᱫᱳ ᱨᱮ ᱡᱟᱦᱟᱸ ᱠᱩᱱᱟᱹᱢᱤ ᱚᱱᱟ ᱫᱚ ᱪᱷᱚᱭ ᱵᱟᱹᱭᱥᱟᱹᱠᱷ ᱢᱮᱱᱮᱫ ᱮᱯᱨᱤᱞ ᱨᱮᱭᱟᱜ ᱩᱱᱤᱥ ᱛᱟᱹᱨᱤᱠᱷ ᱵᱩᱫᱷᱚᱵᱟᱨ ᱥᱮ ᱥᱟᱹᱜᱩᱱ ᱢᱟᱦᱟ ᱛᱟᱦᱮᱸ ᱠᱟᱱᱟ ᱱᱚᱣᱟ ᱜᱮ ᱵᱩᱡᱷᱟᱹᱜ ᱠᱟᱱᱟ ᱜᱩᱨᱩ ᱜᱚᱢᱠᱮᱭᱟᱜ ᱡᱟᱱᱟᱢ ᱛᱟᱹᱨᱤᱠᱷ ᱤᱫᱤ ᱠᱟᱛᱮ ᱵᱩᱴᱟᱹ ᱠᱟᱛᱷᱟ ᱞᱟᱹᱭ ᱫᱚ ᱵᱟᱝ ᱜᱟᱱᱚᱜᱼᱟ ᱵᱩᱴᱟᱹ ᱠᱟᱛᱷᱟ ᱞᱟᱹᱭ ᱫᱚ ᱢᱩᱥᱠᱤᱞ ᱜᱮᱭᱟ ᱮᱱᱠᱷᱟᱱ ᱵᱩᱴᱟᱹ ᱠᱟᱛᱷᱟ ᱫᱚ ᱱᱚᱣᱟ ᱠᱟᱱᱟ ᱜᱩᱨᱩ ᱜᱚᱢᱠᱮ ᱫᱚ ᱵᱟᱹᱭᱥᱟᱹᱠᱷ ᱠᱩᱱᱟᱹᱢᱤ ᱨᱮ ᱡᱟᱱᱟᱢ ᱞᱮᱱᱟᱭ ᱟᱨ ᱤᱱ ᱦᱤᱞᱳᱜ ᱫᱚ ᱥᱟᱹᱨᱫᱤ ᱢᱟᱦᱟ ᱛᱟᱦᱮᱸ ᱠᱟᱱᱟ ᱠᱩᱠᱞᱤ ᱨᱟᱠᱟᱵᱼᱟ ᱯᱟᱸᱪᱮᱭ ᱢᱮ ᱫᱚ ᱪᱤᱠᱟᱹ ᱛᱮᱵᱚᱱ ᱧᱟᱢ ᱠᱮᱜᱼᱟ ᱟᱨ ᱱᱚᱣᱟ ᱨᱮᱭᱟᱜ ᱯᱩᱥᱴᱟᱹ ᱛᱮᱞᱟ ᱫᱚ ᱜᱩᱨᱩ ᱜᱚᱢᱠᱮᱭᱟᱜ ᱚᱯᱷᱤᱥᱤᱭᱟᱞ ᱡᱟᱱᱟᱢ ᱢᱟᱦᱟ ᱦᱩᱭᱩᱜ ᱠᱟᱱᱟ ᱯᱟᱸᱪᱮᱭ ᱢᱮ ᱟᱵᱚ ᱵᱚᱱ ᱵᱟᱲᱟᱭᱟ ᱟᱵᱚ ᱵᱚᱭᱚᱥ ᱠᱚ ᱟᱹᱰᱤ ᱦᱚᱲᱟᱜ ᱜᱮ ᱱᱚᱝᱠᱟᱱ ᱚᱯᱷᱤᱥᱤᱭᱟᱞ ᱡᱟᱱᱟᱢ ᱢᱟᱦᱟ ᱫᱚ ᱢᱮᱱᱟᱜ ᱜᱮᱭᱟ ᱤᱧᱟᱹᱜ ᱦᱚᱸ ᱢᱮᱱᱟᱜᱼᱟ ᱢᱮᱱᱠᱷᱟᱱ ᱟᱵᱚ ᱫᱚ ᱩᱱᱤᱥᱥᱚ ᱯᱟᱸᱪ ᱥᱟᱞ ᱜᱮ ᱜᱩᱨᱩ ᱜᱚᱝᱠᱮᱭᱟᱜ ᱡᱟᱱᱟᱢ ᱥᱮᱨᱢᱟ ᱫᱚᱵᱚᱱ ᱢᱟᱱᱟᱣᱟ ᱜᱩᱨᱩ ᱜᱚᱝᱠᱮᱭᱟᱜ ᱦᱚᱸ ᱱᱚᱣᱟ ᱱᱚᱣᱟ ᱜᱮ ᱯᱟᱹᱛᱭᱟᱹᱣ ᱛᱟᱦᱮᱸ ᱠᱟᱱ ᱛᱟᱭᱟ ᱟᱨ ᱟᱵᱚᱣᱟᱜ ᱦᱚᱸ ᱡᱟᱱᱟᱢ ᱥᱟᱞ ᱥᱮ ᱡᱟᱱᱟᱢ ᱥᱮᱨᱢᱟ ᱤᱫᱤ ᱠᱟᱛᱮ ᱨᱟᱯᱟᱪᱟ ᱫᱚ ᱵᱟᱹᱱᱩᱜᱼᱟ ᱟᱵᱚ ᱵᱚᱱ ᱵᱟᱰᱟᱭᱟ ᱯᱟᱹᱦᱤᱞ ᱢᱟ ᱤᱛᱩᱱ ᱟᱥᱲᱟ ᱠᱚ ᱩᱱᱟᱹᱜ ᱵᱟᱝ ᱛᱟᱦᱮᱸ ᱠᱟᱱᱟ ᱟᱭᱳ ᱵᱟᱵᱟ ᱠᱚᱦᱚᱸ ᱩᱱᱟᱹᱜ ᱥᱤᱠᱷᱱᱟᱹᱛ ᱵᱟᱝᱠᱚ ᱛᱟᱦᱮᱸ ᱠᱟᱱᱟ ᱱᱮᱛᱟᱨ ᱞᱮᱠᱟ ᱱᱮᱛᱟᱨ ᱞᱮᱠᱟ ᱡᱟᱱᱟᱢ ᱥᱟᱨᱴᱤᱯᱷᱤᱠᱮᱴ ᱨᱮᱭᱟᱜ ᱵᱟᱱᱫᱮᱡᱽ ᱦᱚᱸ ᱩᱱ ᱚᱠᱛᱚ ᱫᱚ ᱵᱟᱝ ᱛᱟᱦᱮᱸ ᱠᱟᱱᱟ ᱟᱹᱰᱤ ᱵᱚᱭᱮᱥ ᱠᱟᱛᱮᱫ ᱜᱤᱫᱽᱨᱟᱹ ᱠᱚ ᱥᱠᱩᱞ ᱠᱚ ᱪᱟᱞᱟᱜ ᱛᱟᱦᱮᱸᱫ ᱟᱨ ᱤᱛᱩᱱ ᱟᱥᱲᱟ ᱨᱮᱱ ᱢᱟᱪᱮᱫ ᱟᱢᱫᱟᱡᱽ ᱛᱮ ᱯᱟᱹᱴᱷᱩᱣᱟᱹ ᱠᱚᱣᱟᱜ ᱵᱚᱭᱚᱥ ᱠᱚ ᱚᱞ ᱛᱟᱦᱮᱸᱫ ᱥᱠᱩᱞ ᱠᱷᱟᱛᱟ ᱨᱮ ᱦᱩᱭ ᱫᱟᱲᱮᱭᱟᱜᱼᱟ ᱦᱩᱭ ᱫᱟᱲᱮᱭᱟᱜ ᱫᱚ ᱵᱟᱝ ᱱᱚᱣᱟ ᱜᱮ ᱥᱟᱹᱨᱤ ᱠᱟᱛᱷᱟ ᱠᱟᱱᱟ ᱡᱮ ᱜᱩᱨᱩ ᱜᱚᱝᱠᱮᱭᱟᱜ ᱵᱮᱛᱟᱲ ᱨᱮᱦᱚᱸ ᱱᱚᱠᱟᱱ ᱜᱷᱚᱴᱚᱱ ᱜᱮ ᱜᱷᱚᱴᱟᱣ ᱟᱠᱟᱱᱟ᱾ ᱜᱩᱨᱩ ᱜᱚᱝᱠᱮ ᱦᱚᱸ ᱵᱟᱲᱟᱭ ᱛᱟᱦᱮᱸ ᱮ ᱵᱟᱹᱭᱥᱟᱹᱠᱷ ᱠᱩᱱᱟᱹᱢᱤ ᱥᱟᱹᱨᱫᱤ ᱢᱟᱦᱟ ᱦᱤᱞᱚᱜ ᱜᱮ ᱡᱟᱱᱟᱢ ᱞᱮᱱᱟᱭ᱾ ᱟᱡᱟᱜ ᱡᱟᱱᱟᱢ ᱤᱫᱤ ᱠᱟᱛᱮ ᱱᱤᱭᱟᱹ ᱠᱷᱚᱱ ᱡᱟᱹᱥᱛᱤ ᱵᱟᱰᱟᱭ ᱦᱚᱸ ᱥᱚᱢᱵᱷᱚᱵ ᱵᱟᱝ ᱛᱟᱦᱮᱸ ᱠᱟᱱ ᱛᱟᱭᱟ ᱜᱩᱨᱩ ᱜᱚᱢᱠᱮᱭᱟᱜ ᱠᱟᱛᱷᱟ ᱫᱚ ᱦᱩᱭᱩᱜ ᱠᱟᱱᱟ ᱟᱭᱳ ᱵᱟᱵᱟ ᱵᱟᱝ ᱠᱚ ᱞᱟᱹᱭ ᱞᱮᱠᱷᱟᱱ ᱥᱟᱞ ᱛᱟᱹᱨᱤᱠᱷ ᱪᱤᱠᱟᱹᱛᱮ ᱩᱭᱦᱟᱹᱨ ᱛᱟᱦᱮᱱᱟ ᱜᱤᱫᱽᱨᱟᱹ ᱠᱚᱣᱟᱜ ᱟᱨ ᱩᱱ ᱚᱠᱛᱚ ᱨᱤᱱ ᱟᱭᱳ ᱵᱟᱵᱟ ᱠᱚᱫᱚ ᱵᱟᱨ ᱥᱮ ᱢᱟᱦᱟ ᱥᱮ ᱛᱟᱹᱨᱤᱠᱷ ᱱᱚᱣᱟ ᱠᱚᱫᱚ ᱵᱟᱝᱠᱚ ᱩᱭᱦᱟᱹᱨ ᱫᱚᱦᱚᱭ ᱛᱟᱦᱮᱸᱫ ᱮᱱᱠᱷᱟᱱ ᱟᱥᱚᱠᱟᱭᱛᱮ ᱛᱤᱛᱷᱤ ᱠᱚᱫᱚ ᱠᱚ ᱩᱭᱦᱟᱹᱨ ᱫᱚᱦᱚᱭ ᱛᱟᱦᱮᱸᱫ ᱢᱮᱱ ᱠᱟᱛᱷᱟ ᱫᱚ ᱱᱚᱣᱟ ᱠᱟᱱᱟ ᱛᱟᱹᱨᱤᱠᱷ ᱫᱚ ᱵᱟᱝ ᱠᱚ ᱩᱭᱦᱟᱹᱨ ᱫᱚᱦᱚᱭ ᱨᱮᱦᱚᱸ ᱚᱠᱟ ᱢᱟᱦᱟ ᱨᱮ ᱡᱟᱱᱟᱢ ᱞᱮᱱᱟᱭ ᱥᱮ ᱚᱠᱟ ᱛᱤᱛᱷᱤ ᱛᱟᱦᱮᱸ ᱠᱟᱱᱟ ᱟᱢᱵᱟᱵᱟᱹᱥᱭᱟᱹ ᱥᱮ ᱯᱩᱨᱱᱤᱢᱟ ᱱᱚᱜᱼᱚ ᱱᱟ ᱠᱚᱫᱚ ᱠᱚ ᱩᱭᱦᱟᱹᱨ ᱫᱚᱦᱚᱭ ᱛᱟᱦᱮᱸᱫ ᱛᱟᱹᱨᱤᱠᱷ ᱠᱚᱫᱚ ᱵᱟᱝ ᱠᱚ ᱩᱭᱦᱟᱹᱨ ᱫᱚᱦᱚᱭ ᱛᱟᱦᱮᱸᱫ ᱜᱩᱨᱩ ᱜᱚᱢᱠᱮ ᱟᱹᱣᱨᱤ ᱜᱩᱨᱩᱜ ᱠᱷᱚᱱ ᱜᱮ ᱩᱱᱤᱭᱟᱜ ᱡᱟᱱᱟᱢ ᱢᱟᱦᱟ ᱫᱚ ᱜᱩᱨᱩ ᱠᱩᱱᱟᱹᱢᱤ ᱢᱮᱱᱮᱫ ᱵᱟᱹᱭᱥᱟᱹᱠᱷ ᱠᱩᱱᱟᱹᱢᱤ ᱜᱮ ᱩᱱᱤᱭᱟᱜ ᱡᱟᱱᱟᱢ ᱢᱟᱦᱟ ᱢᱮᱱᱛᱮ ᱪᱷᱟᱹᱴᱭᱟᱹᱨ ᱦᱮᱡ ᱟᱠᱟᱱᱟ ᱜᱩᱨᱩ ᱠᱩᱱᱟᱹᱢᱤ ᱫᱚ ᱵᱟᱨ ᱞᱮᱠᱟᱛᱮ ᱵᱩᱡᱷᱟᱹᱜᱼᱟ ᱢᱤᱫ ᱫᱚ ᱜᱩᱨᱩ ᱜᱚᱢᱠᱮ ᱤᱱ ᱦᱤᱞᱳᱜ ᱡᱟᱱᱟᱢ ᱞᱮᱱᱟᱭ ᱟᱨ ᱫᱚᱥᱟᱨ ᱫᱚ ᱤᱱ ᱦᱤᱞᱳᱜ ᱜᱩᱨᱩ ᱵᱟᱨ ᱛᱟᱦᱮᱸ ᱠᱟᱱᱟ ᱠᱷᱚᱞᱟᱞ ᱢᱩᱨᱩᱠ ᱨᱤᱱ ᱜᱩᱨᱩ ᱜᱚᱝᱠᱮ ᱨᱤᱱ ᱵᱟᱨᱭᱟ ᱪᱮᱞᱟ ᱠᱤᱥᱩᱱ ᱥᱚᱨᱮᱱ ᱟᱨ ᱵᱤᱥᱥᱚᱱᱟᱛᱷ ᱦᱮᱢᱵᱨᱚᱢ ᱩᱱᱠᱤᱱ ᱴᱷᱮᱱ ᱠᱷᱚᱱ ᱜᱮ ᱜᱩᱨᱩ ᱜᱚᱝᱠᱮ ᱤᱫᱤ ᱠᱟᱛᱮ ᱟᱹᱰᱤ ᱞᱮᱠᱟᱱ ᱛᱩᱛᱷᱤ ᱠᱚ ᱛᱷᱩᱛᱤ ᱠᱚ ᱟᱸᱡᱚᱢ ᱵᱟᱲᱟ ᱦᱩᱭ ᱟᱠᱟᱱᱟ ᱥᱩᱨ ᱥᱩᱯᱩᱨ ᱟᱛᱮ ᱨᱮᱦᱚᱸ ᱛᱟᱦᱮᱸ ᱦᱩᱭᱩᱜ ᱛᱟᱦᱮᱸᱫ ᱥᱟᱺᱜᱤᱧ ᱥᱟᱺᱜᱤᱧ ᱮᱱᱦᱚᱸ ᱡᱟᱦᱟᱸ ᱛᱤᱥ ᱧᱮᱯᱮᱞ ᱦᱩᱭ ᱞᱮᱱᱠᱷᱟᱱ ᱟᱹᱰᱤ ᱜᱚᱨᱚᱡᱽ ᱠᱟᱛᱮ ᱛᱷᱩᱛᱤ ᱛᱟᱦᱮᱸᱫ ᱠᱤᱱ ᱩᱱᱠᱤᱱᱟᱜ ᱢᱚᱪᱟ ᱠᱷᱚᱱ ᱜᱮ ᱟᱸᱡᱚᱢ ᱜᱩᱨ ᱞᱟᱦᱟ ᱜᱩᱨᱩ ᱜᱚᱢᱠᱮᱭᱟᱜ ᱡᱟᱱᱟᱢ ᱢᱟᱦᱟ ᱢᱟᱱᱟᱣ ᱤᱫᱤ ᱠᱟᱛᱮ ᱪᱮᱞᱟ ᱠᱚ ᱟᱡ ᱴᱷᱮᱱ ᱠᱩᱠᱞᱤ ᱠᱚ ᱫᱚᱦᱚ ᱞᱮᱫ ᱛᱟᱦᱮᱸᱫ ᱵᱟᱝᱢᱟ ᱟᱡ ᱨᱮᱱ ᱪᱮᱞᱟ ᱠᱚᱴᱷᱮᱱ ᱱᱚᱣᱟ ᱠᱟᱛᱷᱟ ᱜᱮ ᱥᱚᱫᱚᱨ ᱞᱮᱫ ᱛᱟᱦᱮᱸᱫ ᱮ ᱡᱮ ᱟᱡᱟᱜ ᱡᱟᱱᱟᱢ ᱢᱟᱦᱟ ᱫᱚ ᱵᱟᱹᱭᱥᱟᱹᱠᱷ ᱠᱩᱱᱟᱹᱢᱤ ᱜᱮ ᱢᱟᱱᱟᱣ ᱨᱮᱱᱟᱜ ᱠᱟᱛᱷᱟᱭ ᱥᱚᱫᱚᱨ ᱞᱮᱫᱟᱭ ᱪᱮᱫᱟᱜ ᱥᱮ ᱜᱩᱨᱩ ᱜᱚᱢᱠᱮ ᱦᱚᱸᱭ ᱵᱟᱲᱟᱭ ᱛᱟᱦᱮᱸᱫ ᱚᱯᱷᱤᱥᱤᱭᱟᱞ ᱠᱟᱜᱚᱡᱽ ᱠᱚᱞᱚᱢ ᱨᱮ ᱯᱟᱸᱪᱮᱭ ᱢᱮ ᱟᱡᱟᱜ ᱡᱟᱱᱟᱢ ᱢᱟᱦᱟᱸ ᱞᱮᱠᱟᱛᱮ ᱴᱩᱰᱟᱹᱜ ᱥᱟᱹᱨᱤ ᱟᱠᱟᱱ ᱨᱮᱦᱚᱸ ᱚᱱᱟ ᱠᱷᱚᱱ ᱦᱚᱸ ᱡᱟᱹᱥᱛᱤ ᱥᱟᱹᱨᱤᱭᱟ ᱵᱟᱹᱭᱥᱟᱹᱠᱷ ᱠᱩᱱᱟᱹᱢᱤ᱾ ᱜᱩᱨᱩ ᱜᱚᱢᱠᱮᱭᱟᱜ ᱡᱟᱱᱟᱢ ᱢᱟᱦᱟᱸ ᱡᱟᱦᱟᱸᱭ ᱯᱟᱸᱪᱮᱭ ᱢᱮ ᱠᱚ ᱢᱟᱱᱟᱣ ᱟᱹᱜᱩᱭᱮᱫᱟ ᱥᱮ ᱠᱚ ᱢᱟᱱᱟᱣ ᱮᱫᱟ ᱩᱱᱠᱩᱣᱟᱜ ᱡᱚᱛᱚ ᱠᱷᱚᱱ ᱢᱟᱨᱟᱝ ᱡᱩᱠᱛᱤ ᱫᱚ ᱱᱚᱣᱟ ᱠᱟᱱᱟ ᱡᱮ ᱜᱩᱨᱩ ᱜᱚᱢᱠᱮᱭᱟᱜ ᱡᱟᱱᱟᱢ ᱢᱟᱦᱟ ᱫᱚ ᱤᱱᱴᱟᱨᱱᱮᱥᱱᱟᱞ ᱰᱮᱴ ᱥᱮ ᱤᱝᱨᱮᱡᱤ ᱛᱟᱹᱨᱤᱠᱷ ᱦᱩᱭ ᱞᱟᱹᱠᱛᱤ ᱠᱟᱱᱟ ᱤᱱᱟᱹ ᱵᱮᱜᱚᱨ ᱜᱩᱨᱩ ᱜᱚᱢᱠᱮᱭᱟᱜ ᱡᱟᱱᱟᱢ ᱢᱟᱦᱟ ᱜᱩᱨᱩ ᱠᱩᱱᱟᱹᱢᱤ ᱨᱮ ᱢᱟᱱᱟᱣ ᱞᱮᱠᱷᱟᱱ ᱪᱷᱩᱴᱤ ᱢᱟᱹᱨᱩᱜᱼᱟ ᱟᱨ ᱟᱨ ᱢᱤᱫ ᱜᱟᱛᱟᱠ ᱦᱚᱲ ᱫᱚᱠᱚ ᱢᱮᱱᱟ ᱜᱩᱨᱩ ᱜᱚᱢᱠᱮᱭᱟᱜ ᱡᱟᱱᱟᱢ ᱤᱝᱨᱮᱡᱽ ᱛᱟᱹᱨᱤᱠᱷ ᱞᱮᱠᱟᱛᱮ ᱪᱮᱫᱟᱜ ᱵᱚᱱ ᱢᱟᱱᱟᱣ ᱢᱟᱱᱟᱣᱮᱫᱟ ᱢᱟᱱᱮ ᱜᱩᱨᱩ ᱛᱟᱭ ᱡᱟᱱᱟᱢ ᱢᱟᱦᱟ ᱡᱩᱫᱤ ᱟᱵᱚ ᱵᱟᱹᱭᱥᱟᱹᱠᱷ ᱠᱩᱱᱟᱹᱢᱤ ᱵᱚᱱ ᱢᱟᱱᱟᱣᱟ ᱛᱟᱦᱚᱞᱮ ᱜᱩᱨ ᱢᱟᱦᱟ ᱦᱚᱸ ᱤᱝᱨᱮᱡᱤ ᱛᱟᱹᱨᱤᱠᱷ ᱞᱮᱠᱟᱛᱮ ᱪᱟᱜ ᱵᱚᱱ ᱢᱟᱱᱟᱣᱟ ᱛᱚ ᱜᱩᱨ ᱢᱟᱦᱟ ᱤᱫᱤ ᱠᱟᱛᱮ ᱟᱵᱚᱱᱟᱜ ᱫᱚ ᱨᱟᱯᱟᱪᱟᱜ ᱵᱟᱹᱱᱩᱜ ᱟᱠᱟᱫᱼᱟ ᱜᱩᱨ ᱢᱟᱦᱟ ᱫᱚ ᱟᱵᱚ ᱡᱷᱚᱛᱚ ᱵᱚᱱ ᱵᱟᱲᱟᱭᱟ ᱯᱷᱮᱵᱨᱩᱣᱟᱨᱤ ᱨᱮᱱᱟᱜ ᱮᱠ ᱛᱟᱹᱨᱤᱠᱷ

ᱮᱱᱦᱚᱸ ᱟᱵᱚ ᱡᱮᱛᱮ ᱠᱚᱜᱮ ᱥᱟᱹᱨᱤ ᱠᱟᱛᱷᱟ ᱠᱷᱚᱱ ᱦᱚᱸ ᱯᱟᱹᱛᱭᱟᱹᱣ ᱨᱮᱜᱮ ᱡᱟᱹᱥᱛᱤ ᱡᱳᱨ ᱵᱚᱱ ᱮᱢᱟᱜᱼᱟ ᱟᱵᱚ ᱟᱹᱰᱤ ᱦᱚᱲᱟᱜ ᱜᱮ ᱯᱟᱹᱛᱭᱟᱹᱣ ᱯᱟᱸᱪᱮᱭ ᱢᱮ ᱜᱮ ᱜᱩᱨᱩ ᱜᱚᱢᱠᱮᱭᱟᱜ ᱡᱟᱱᱟᱢ ᱢᱟᱦᱟ ᱢᱮᱱᱛᱮ ᱵᱚᱱ ᱯᱟᱹᱛᱭᱟᱹᱣ ᱦᱮᱡ ᱟᱠᱟᱱᱟ ᱢᱮᱱᱠᱷᱟᱱ ᱢᱤᱫ ᱫᱤᱱ ᱵᱟᱝ ᱢᱤᱫ ᱫᱤᱱ ᱥᱟᱹᱨᱤ ᱴᱷᱮᱱ ᱯᱟᱹᱛᱭᱟᱹᱣ ᱫᱚ ᱫᱟᱯᱟᱞᱚᱜ ᱜᱮᱭᱟ ᱪᱮᱫᱟᱜ ᱥᱮ ᱟᱵᱚ ᱵᱚᱱ ᱵᱟᱲᱟᱭᱟ ᱢᱤᱫ ᱚᱠᱛᱚ ᱟᱵᱚᱱᱟᱜ ᱦᱚᱸ ᱯᱟᱹᱛᱭᱟᱹᱣ ᱛᱟᱦᱮᱸ ᱠᱟᱱᱟ ᱫᱷᱟᱹᱨᱛᱤ ᱫᱚ ᱛᱷᱤᱨ ᱛᱟᱦᱮᱱᱟ ᱛᱷᱤᱨ ᱛᱟᱦᱮᱸ ᱠᱟᱱᱟ ᱵᱮᱲᱟ ᱜᱮ ᱟᱹᱪᱩᱨᱚᱜ ᱠᱟᱱᱟᱭ ᱩᱱ ᱚᱠᱛᱚ ᱜᱮᱞᱤᱞᱤᱭᱳ ᱢᱮᱱ ᱞᱮᱫ ᱛᱟᱦᱮᱸᱱᱮ ᱡᱮ ᱵᱮᱲᱟ ᱫᱚ ᱛᱷᱤᱨ ᱢᱮᱱᱟᱭᱟ ᱟᱨ ᱫᱷᱟᱹᱨᱛᱤ ᱜᱮ ᱟᱹᱪᱩᱨᱚᱜ ᱠᱟᱱᱟ ᱩᱱᱤᱭᱟᱜ ᱠᱟᱛᱷᱟ ᱩᱱ ᱛᱤᱱ ᱦᱚᱲ ᱠᱚ ᱵᱟᱛᱟᱣ ᱞᱮᱫ ᱛᱟᱦᱮᱸᱫ ᱠᱟᱨᱟᱜᱟᱨ ᱞᱮᱠᱚ ᱵᱚᱱᱫᱤ ᱞᱮᱫᱮ ᱛᱟᱦᱮᱸᱫ ᱢᱮᱱᱠᱷᱟᱱ ᱢᱟᱹᱱᱢᱤᱭᱟᱜ ᱯᱟᱹᱛᱭᱟᱹᱣ ᱢᱤᱫ ᱫᱤᱱ ᱢᱤᱫ ᱚᱠᱛᱚ ᱫᱟᱯᱟᱞ ᱞᱮᱱ ᱜᱮᱭᱟ ᱚᱱᱟᱛᱮ ᱤᱧᱟᱹᱜ ᱦᱚᱸ ᱟᱸᱥ ᱤᱧᱟᱹᱜ ᱦᱚᱸ ᱱᱚᱣᱟᱜᱮ ᱦᱩᱫᱤᱥ ᱟᱹᱰᱤ ᱦᱚᱲᱟᱜ ᱜᱮ ᱟᱹᱰᱤ ᱞᱮᱠᱟᱱ ᱯᱟᱹᱛᱭᱟᱹᱣ ᱛᱟᱦᱮᱱ ᱨᱮᱦᱚᱸ ᱵᱟᱹᱭᱥᱟᱹᱠᱷ ᱠᱩᱱᱟᱹᱢᱤ ᱜᱮ ᱜᱩᱨᱩ ᱜᱚᱢᱠᱮᱭᱟᱜ ᱡᱟᱱᱟᱢ ᱢᱟᱦᱟ ᱫᱚ ᱢᱟᱱᱟᱣ ᱞᱟᱹᱠᱛᱤ ᱠᱟᱱᱟ ᱟᱨ ᱢᱤᱫᱴᱮᱱ ᱠᱟᱛᱷᱟ ᱜᱩᱨᱩ ᱜᱚᱢᱠᱮ ᱤᱫᱤ ᱠᱟᱛᱮᱫ ᱜᱚᱵᱮᱥᱚᱱᱟ ᱠᱟᱛᱮᱫ ᱢᱤᱫ ᱵᱟᱨ ᱦᱚᱲ ᱯᱤᱮᱭᱤᱪᱰᱤ ᱠᱚ ᱦᱟᱢᱮᱴ ᱟᱠᱟᱫᱟ ᱚᱱᱠᱟᱜᱮ ᱵᱤᱫᱽᱫᱟᱥᱚᱨ ᱭᱩᱱᱤᱵᱷᱟᱨᱥᱤᱴᱤ ᱨᱤᱱᱤᱡ ᱮᱥᱤᱥᱴᱮᱱᱴ ᱯᱨᱚᱯᱷᱮᱥᱟᱨ ᱰᱚᱠᱴᱚᱨ ᱫᱩᱞᱤ ᱦᱮᱢᱵᱨᱚᱢ ᱩᱱᱤᱭᱟᱜ ᱯᱤ ᱮᱭᱤᱪ ᱰᱤ ᱛᱷᱤᱥᱤᱥ ᱨᱮᱦᱚᱸ ᱱᱚᱠᱟᱱᱟᱜ ᱰᱚᱜᱚᱨ ᱜᱮ ᱧᱟᱢᱚᱜ ᱠᱟᱱᱟ ᱵᱟᱝᱢᱟ ᱵᱟᱹᱭᱥᱟᱹᱠᱷ ᱠᱩᱱᱟᱹᱢᱤ ᱜᱮ ᱩᱱᱤᱭᱟᱜ ᱡᱟᱱᱟᱢ ᱢᱟᱦᱟ ᱫᱚ ᱢᱟᱱᱟᱣ ᱞᱮᱠᱷᱟᱱ ᱱᱟᱯᱟᱭᱚᱜᱼᱟ ᱤᱱᱟᱹ ᱵᱮᱜᱚᱨ ᱩᱱᱠᱩ ᱱᱤᱛ ᱜᱩᱨᱩ ᱜᱚᱢᱠᱮ ᱨᱮᱱ ᱡᱟᱦᱟᱸᱭ ᱠᱚ ᱚᱲᱟᱜ ᱦᱚᱲ ᱢᱮᱱᱟᱜ ᱠᱚᱫᱚ ᱩᱱᱠᱩ ᱠᱚᱦᱚᱸ ᱵᱟᱹᱭᱥᱟᱹᱠᱷ ᱠᱩᱱᱟᱹᱢᱤ ᱜᱮ ᱜᱩᱨᱩ ᱜᱚᱢᱠᱮᱭᱟᱜ ᱡᱟᱱᱟᱢ ᱢᱟᱦᱟ ᱫᱚ ᱢᱟᱱᱟᱣ ᱨᱮᱭᱟᱜ ᱠᱟᱛᱷᱟ ᱠᱚ ᱥᱚᱫᱚᱨ ᱟᱠᱟᱫᱟ ᱥᱚᱫᱚᱨ ᱮᱫᱟ ᱜᱩᱨᱩ ᱜᱚᱢᱠᱮ ᱫᱚ ᱟᱵᱚ ᱴᱷᱮᱱ ᱵᱚᱸᱜᱟ ᱵᱟᱨᱟᱠ ᱢᱟᱹᱱᱢᱤ ᱠᱟᱱᱟᱭ ᱥᱟᱹᱜᱩᱱ ᱠᱩᱱᱟᱹᱢᱤ ᱠᱩᱱᱟᱹᱢᱤ ᱨᱮᱜᱮ ᱛᱚ ᱫᱮᱵᱟᱞᱳ ᱠᱚᱠᱚ ᱦᱚᱦᱚ ᱠᱟᱛᱮᱫ ᱵᱚᱸᱜᱟ ᱵᱩᱨᱩ ᱠᱟᱹᱢᱤ ᱵᱚᱱ ᱥᱟᱨᱫᱤᱭᱟ ᱛᱚ ᱚᱱᱟᱛᱮ ᱵᱚᱸᱜᱟ ᱵᱟᱲᱟᱠ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱫᱚ ᱚᱱᱟ ᱜᱩᱨᱩ ᱠᱩᱱᱟᱹᱢᱤ ᱨᱮᱜᱮ ᱟᱵᱚ ᱵᱚᱱ ᱦᱚᱦᱚᱣᱟᱭ ᱛᱮ ᱟᱵᱚᱱᱟᱜ ᱠᱟᱹᱢᱤ ᱠᱚ ᱟᱵᱚᱱᱟᱜ ᱥᱟᱹᱜᱩᱱ ᱠᱟᱹᱢᱤ ᱠᱚᱵᱚᱱ ᱥᱩᱥᱟᱹᱨ ᱢᱟ ᱤᱱᱟᱹ ᱵᱮᱜᱚᱨ ᱜᱩᱨᱩ ᱜᱚᱢᱠᱮᱭᱟᱜ ᱡᱟᱱᱟᱢ ᱢᱟᱦᱟ ᱵᱚᱱ ᱢᱟᱱᱟᱣᱮᱫᱟ ᱩᱱᱤ ᱢᱟᱹᱱ ᱪᱟᱞᱟᱭ ᱞᱟᱹᱜᱤᱫ ᱛᱮ ᱮᱱᱠᱷᱟᱱ ᱩᱱᱤ ᱡᱟᱦᱟᱸ ᱢᱟᱱᱟ ᱵᱟ ᱡᱟᱦᱟᱸ ᱢᱟᱦᱟ ᱵᱟᱭ ᱢᱟᱱᱟᱣᱟ ᱚᱱᱟ ᱢᱟᱦᱟᱨᱮ ᱟᱡᱟᱜ ᱡᱟᱱᱟᱢ ᱢᱟᱦᱟ ᱢᱟᱱᱟᱣ ᱠᱟᱛᱮᱫ ᱩᱱᱤ ᱪᱟᱜ ᱵᱚᱱ ᱵᱮᱡᱟᱨ ᱦᱚᱪᱚᱭᱮᱭᱟ ᱚᱱᱟᱛᱮ ᱫᱮᱞᱟ ᱡᱚᱛᱚ ᱠᱚᱜᱮ ᱜᱩᱨᱩ ᱠᱩᱱᱟᱹᱢᱤ ᱜᱮ ᱜᱩᱨᱩ ᱜᱚᱢᱠᱮᱭᱟᱜ ᱡᱟᱱᱟᱢ ᱢᱟᱦᱟ ᱵᱚᱱ ᱢᱟᱱᱟᱣ ᱞᱮᱜᱮ ᱟᱛᱷᱟᱢ ᱤᱭᱩᱱᱤᱵᱷᱟᱨᱥᱤᱴᱤ ᱵᱮᱝᱜᱚᱞ ᱳᱰᱤᱥᱟ ᱯᱚᱱᱚᱛ ᱥᱚᱨᱠᱟᱨ ᱡᱮᱛᱮ ᱜᱮ ᱜᱩᱨᱩ ᱠᱩᱱᱟᱹᱢᱤ ᱜᱮ ᱜᱩᱨᱩ ᱜᱚᱢᱠᱮᱭᱟᱜ ᱡᱟᱱᱟᱢ ᱢᱟᱦᱟ ᱢᱮᱱᱛᱮ ᱠᱚ ᱢᱟᱱᱟᱣᱮᱫᱟ ᱟᱵᱚ ᱦᱚᱸ ᱜᱩᱨᱩ ᱠᱩᱱᱟᱹᱢᱤ ᱜᱮ ᱜᱩᱨᱩ ᱜᱚᱢᱠᱮᱭᱟᱜ ᱡᱟᱱᱟᱢ ᱢᱟᱦᱟ ᱫᱚᱵᱚᱱ ᱢᱟᱱᱟᱣ ᱞᱮᱜᱮ ᱤᱧᱤᱧ ᱵᱟᱲᱟᱭᱟ ᱡᱟᱦᱟᱸᱭ ᱠᱚ ᱯᱟᱸᱪᱮᱭ ᱢᱮ ᱜᱩᱨᱩ ᱜᱚᱢᱠᱮᱭᱟᱜ ᱡᱟᱱᱟᱢ ᱢᱟᱦᱟ ᱠᱚ ᱢᱟᱱᱟᱣ ᱟᱠᱟᱫᱟ ᱥᱮᱠᱚ ᱢᱟᱱᱟᱣ ᱟᱹᱜᱩᱭᱮᱫᱟ ᱩᱱᱠᱩ ᱡᱷᱚᱛᱚ ᱜᱮ ᱤᱧ ᱪᱮᱛᱟᱱ ᱨᱮ ᱟᱹᱰᱤ ᱡᱳᱨ ᱠᱚ ᱵᱮᱡᱟᱨᱚᱜ ᱠᱟᱱᱟ ᱚᱱᱟᱛᱮ ᱩᱱᱠᱩ ᱴᱷᱮᱱ ᱫᱩᱠᱤᱧ ᱥᱚᱫᱚᱨ ᱮᱫᱟ ᱜᱩᱨᱩ ᱠᱩᱱᱟᱹᱢᱤ ᱜᱮ ᱜᱩᱨᱩ ᱜᱚᱢᱠᱮᱭᱟᱜ ᱡᱟᱱᱟᱢ ᱢᱟᱦᱟ ᱢᱟᱱᱟᱣ ᱞᱟᱹᱠᱛᱤ ᱨᱮᱭᱟᱜ ᱠᱟᱛᱷᱟᱧ ᱢᱮᱱᱮᱫ ᱨᱮᱦᱚᱸ ᱢᱮᱱᱠᱷᱟᱱ ᱚᱠᱟ ᱢᱟᱦᱟ ᱢᱟᱱᱟᱣ ᱟᱵᱚᱱ ᱥᱮ ᱦᱟᱯᱮᱱ ᱚᱠᱟ ᱢᱟᱦᱟ ᱵᱚᱱ ᱢᱟᱱᱟᱣᱟ ᱚᱱᱟ ᱫᱚ ᱟᱯᱮ ᱠᱚᱴᱷᱮᱱ ᱜᱮ ᱞᱟᱫᱮ ᱛᱟᱦᱮᱱ ᱠᱟᱱᱟ ᱮᱱᱦᱚᱸ ᱤᱧᱟᱹᱜ ᱫᱚ ᱢᱤᱫᱴᱮᱱ ᱜᱮ ᱱᱮᱦᱚᱨ ᱡᱟᱦᱟᱸ ᱜᱮ ᱢᱤᱫᱴᱮᱱ ᱢᱟᱦᱟ ᱢᱤᱫ ᱫᱤᱱ ᱨᱮᱵᱚᱱ ᱢᱟᱱᱟᱣ ᱛᱟᱭᱢᱟ ᱜᱩᱨᱩ ᱜᱚᱢᱠᱮᱭᱟᱜ ᱡᱟᱱᱟᱢ ᱢᱟᱦᱟ ᱫᱚ ᱠᱷᱟᱱ ᱜᱮ ᱡᱟᱹᱱᱤᱡ ᱜᱩᱨᱩ ᱜᱚᱢᱠᱮ ᱟᱨᱦᱚᱸ ᱡᱟᱹᱥᱛᱤ ᱠᱟᱭᱛᱮ ᱟᱵᱚ ᱛᱷᱩᱢᱟᱥᱤᱥ ᱮ ᱮᱢ ᱫᱟᱲᱮᱭᱟᱵᱚᱱᱟᱭ ᱟᱨ ᱵᱟᱨᱭᱟ ᱠᱟᱛᱷᱟ ᱞᱟᱹᱭ ᱞᱟᱹᱜᱤᱫ ᱮᱛᱚᱦᱚᱵ ᱨᱮ ᱡᱟᱦᱟᱸᱧ ᱞᱟᱹᱭ ᱞᱮᱫ ᱢᱮᱱ ᱞᱮᱫ ᱛᱟᱦᱮᱸᱫ ᱢᱮᱱᱠᱷᱟᱱ ᱚᱠᱛᱚ ᱨᱮᱭᱟᱜ ᱟᱱᱟᱴ ᱠᱷᱟᱹᱛᱤᱨ ᱚᱱᱟ ᱤᱫᱤ ᱠᱟᱛᱮᱫ ᱫᱚ ᱛᱟᱭᱚᱢ ᱫᱟᱨᱟᱢᱤᱧ ᱦᱤᱡᱩᱜ ᱠᱟᱱᱟ ᱢᱟ ᱮᱱᱠᱷᱟᱱ ᱥᱟᱱᱟᱢ ᱠᱚᱜᱮ ᱥᱟᱹᱜᱩᱱ ᱡᱚᱦᱟᱨ ᱥᱟᱹᱜᱩᱱ ᱥᱤᱸᱜᱟᱹᱲ᱾